ᱟᱵᱚ ᱡᱚᱛᱚ ᱦᱚᱲᱟᱜ ᱢᱚᱱ ᱢᱮᱱᱟᱜᱼᱟ ᱢᱚᱱ ᱤᱫᱤ ᱠᱟᱛᱮ ᱟᱵᱚ ᱡᱚᱛᱚ ᱦᱚᱲ ᱵᱚ ᱩᱭᱦᱟᱹᱨᱮᱜᱼᱟ ᱩᱭᱦᱟᱹᱨ ᱠᱟᱛᱮ ᱵᱚ ᱠᱟᱹᱢᱤᱭᱮᱜᱼᱟ ᱟᱵᱚ ᱡᱟᱦᱟᱸ ᱞᱮᱠᱟ ᱵᱚ ᱵᱷᱟᱹᱵᱤᱭᱮᱜᱼᱟ ᱚᱱᱠᱟ ᱜᱮ ᱟᱵᱚ ᱵᱚ ᱠᱟᱹᱢᱤᱭᱮᱜᱼᱟ ᱟᱵᱚᱣᱟᱜ ᱵᱷᱟᱵᱽᱱᱟ ᱵᱷᱟᱹᱵᱤ ᱤᱫᱤ ᱠᱟᱛᱮ ᱜᱮ ᱢᱟᱲᱟᱝ ᱥᱮᱫ ᱵᱚ ᱥᱮᱱᱚᱜ ᱠᱟᱱᱟ ᱟᱫᱚ ᱛᱮᱦᱮᱧ ᱟᱵᱚ ᱡᱟᱦᱟᱸ ᱞᱮᱠᱟ ᱵᱚ ᱵᱷᱟᱹᱵᱤᱭᱮᱜᱼᱟ ᱚᱱᱠᱟ ᱜᱮᱵᱚ ᱠᱟᱹᱢᱤᱭᱮᱜᱼᱟ ᱚᱱᱟ ᱠᱚ ᱤᱫᱤ ᱠᱟᱛᱮ ᱛᱮᱦᱮᱧᱟᱜ ᱜᱟᱞᱢᱟᱨᱟᱣ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱥᱟᱱᱟᱢ ᱠᱚᱜᱮ ᱡᱚᱦᱟᱨ ᱛᱚᱵᱮ ᱟᱵᱚᱣᱟᱜ ᱢᱚᱱ ᱢᱮᱱᱟᱜᱼᱟ ᱢᱚᱱ ᱨᱮ ᱱᱮᱜᱮᱴᱤᱵᱷ ᱦᱚᱸ ᱦᱤᱡᱩᱜᱼᱟ ᱯᱚᱡᱮᱴᱤᱵᱷ ᱦᱚᱸ ᱦᱤᱡᱩᱜᱼᱟ ᱟᱫᱚ ᱟᱵᱚ ᱡᱟᱦᱟᱸ ᱞᱮᱠᱟ ᱵᱚ ᱵᱷᱟᱹᱵᱤᱭᱟ ᱚᱱᱠᱟ ᱜᱮᱵᱚ ᱠᱟᱹᱢᱤᱭᱟ ᱟᱫᱚ ᱱᱚᱜᱼᱚ ᱱᱚᱣᱟ ᱜᱮ ᱠᱟᱹᱦᱱᱤ ᱛᱟᱞᱟᱛᱮ ᱟᱵᱚ ᱡᱚᱛᱚ ᱦᱚᱲ ᱜᱮ ᱵᱚ ᱟᱸᱡᱚᱢᱟ ᱛᱚᱵᱮ ᱠᱟᱹᱦᱱᱤ ᱫᱚ ᱱᱚᱝᱠᱟ ᱟᱵᱚ ᱢᱤᱫᱴᱤᱡ ᱪᱟᱹᱥᱤ ᱫᱤᱱ ᱜᱮ ᱵᱩᱨᱩ ᱯᱟᱨᱚᱢ ᱠᱟᱛᱮ ᱟᱡᱟᱜ ᱠᱟᱹᱢᱤ ᱴᱷᱟᱶᱮ ᱥᱮᱱᱚᱜᱼᱟ ᱟᱫᱚ ᱢᱤᱫᱴᱤᱡ ᱜᱤᱫᱽᱨᱟᱹ ᱛᱟᱭ ᱛᱟᱦᱮᱸ ᱠᱟᱱᱟ ᱟᱫᱚ ᱩᱱᱤ ᱜᱤᱫᱽᱨᱟᱹ ᱦᱚᱸ ᱫᱤᱱ ᱜᱮ ᱚᱲᱟᱜ ᱨᱮ ᱵᱟᱹᱜᱤᱭᱟᱭᱟᱭ ᱩᱱᱤ ᱫᱚ ᱵᱟᱭ ᱤᱫᱤ ᱛᱟᱨᱟᱭᱮᱭᱟ ᱟᱫᱚ ᱢᱤᱫ ᱫᱤᱱ ᱫᱚᱭ ᱢᱮᱛᱟᱭ ᱠᱟᱱᱟ ᱵᱟᱵᱟ ᱟᱢ ᱥᱟᱶ ᱤᱧ ᱥᱮᱱᱚᱜᱼᱟ ᱟᱢ ᱥᱟᱶ ᱥᱮᱱ ᱠᱟᱛᱮ ᱟᱢ ᱪᱮᱫ ᱮᱢ ᱪᱮᱠᱟᱭᱮᱜᱼᱟ ᱤᱧ ᱦᱚᱸ ᱚᱱᱟ ᱠᱟᱹᱢᱤᱧ ᱧᱮᱞᱟ ᱟᱫᱚ ᱵᱟᱹᱵᱩᱭ ᱢᱮᱛᱟᱭ ᱠᱟᱱᱟ ᱟᱹᱰᱤ ᱥᱟᱺᱜᱤᱧ ᱜᱮᱭᱟ ᱵᱩᱨᱩ ᱠᱚ ᱯᱟᱨᱚᱢ ᱦᱩᱭᱩᱜᱼᱟ ᱟᱢ ᱫᱚ ᱵᱟᱢ ᱥᱮᱱ ᱫᱟᱲᱮᱭᱟᱜᱼᱟ ᱤᱠᱷᱟᱹᱱ ᱩᱱᱤ ᱜᱤᱫᱽᱨᱟᱹ ᱵᱟᱭ ᱢᱟᱱᱟᱣ ᱞᱮᱱᱟ ᱤᱧ ᱫᱩᱧ ᱥᱮᱱ ᱫᱟᱲᱮᱭᱟᱜ ᱜᱮᱭᱟ ᱟᱢ ᱥᱟᱞᱟᱜ ᱛᱮᱦᱮᱧ ᱫᱩᱧ ᱥᱮᱱᱚᱜᱼᱟ ᱛᱚᱵᱮ ᱵᱟᱵᱟ ᱫᱚ ᱵᱟᱭ ᱢᱟᱱᱟ ᱫᱟᱲᱮᱭᱟᱜ ᱫᱮᱭᱟ ᱟᱫᱚ ᱵᱟᱵᱟ ᱥᱟᱶ ᱜᱮ ᱚᱱᱟ ᱦᱤᱞᱳᱜ ᱫᱚ ᱥᱮᱱ ᱮᱱᱟ ᱛᱚᱵᱮ ᱚᱱᱟ ᱵᱩᱨᱩ ᱯᱟᱨᱚᱢᱚᱜ ᱚᱠᱛᱚ ᱨᱮ ᱵᱟᱵᱟ ᱫᱚᱭ ᱢᱟᱲᱟᱝ ᱟᱠᱟᱱᱟ ᱟᱨ ᱜᱤᱫᱽᱨᱟᱹ ᱫᱚᱭ ᱛᱟᱭᱚᱢ ᱟᱠᱟᱱᱟ ᱵᱟᱵᱟ ᱢᱟᱲᱟᱝ ᱛᱮ ᱥᱮᱱᱚᱜ ᱥᱮᱱ ᱮᱱ ᱚᱠᱛᱚ ᱨᱮ ᱜᱤᱫᱽᱨᱟᱹ ᱢᱤᱫᱴᱟᱝ ᱫᱷᱤᱨᱤ ᱨᱮ ᱛᱚᱦᱚᱫ ᱧᱚᱜ ᱛᱮ ᱦᱟᱭᱟ ᱦᱟᱹᱥᱩ ᱠᱤᱫᱤᱧᱟ ᱢᱮᱱᱛᱮ ᱟᱡ ᱮ ᱢᱮᱱ ᱠᱮᱜᱼᱟ ᱫᱚ ᱩᱱ ᱡᱚᱦᱚᱜ ᱵᱟᱨ ᱯᱮ ᱫᱷᱟᱣ ᱦᱟᱭᱟ ᱦᱟᱹᱥᱩ ᱠᱤᱫᱤᱧᱟ ᱦᱟᱭᱟ ᱦᱟᱹᱥᱩ ᱠᱤᱫᱤᱧᱟ ᱢᱮᱱᱛᱮ ᱢᱮᱱ ᱠᱮᱫ ᱠᱷᱟᱱ ᱟᱡ ᱥᱟᱶ ᱚᱠᱚᱭ ᱪᱚ ᱨᱚᱲᱮᱫ ᱞᱮᱠᱟᱭ ᱟᱸᱡᱚᱢ ᱠᱮᱜᱼᱟ ᱟᱡ ᱠᱟᱹᱴᱤᱡ ᱮ ᱛᱷᱤᱨ ᱧᱚᱜᱚᱜᱼᱟ ᱟᱫᱚ ᱛᱟᱭᱚᱢ ᱫᱚᱭ ᱢᱮᱱᱮᱜᱼᱟ ᱵᱟᱵᱟ ᱤᱧ ᱚᱠᱚᱭ ᱠᱚ ᱦᱟᱹᱥᱤ ᱩᱰᱨᱟᱹᱧ ᱠᱟᱱ ᱞᱮᱠᱟ ᱤᱧ ᱦᱟᱭᱟᱧ ᱢᱮᱱᱮᱫ ᱠᱷᱟᱱ ᱟᱡ ᱦᱚᱸ ᱦᱟᱭᱟᱭ ᱢᱮᱱᱮᱜᱼᱟ ᱟᱫᱚ ᱵᱟᱹᱵᱩᱭ ᱢᱮᱛᱟᱭ ᱠᱟᱱᱟ ᱱᱚᱰᱮ ᱩᱠᱩᱨᱤᱡ ᱪᱮᱫ ᱚᱠᱚᱭ ᱦᱚᱸᱛᱚ ᱵᱟᱹᱱᱩᱜ ᱠᱚᱣᱟ ᱛᱚᱵᱮ ᱱᱚᱣᱟ ᱫᱚ ᱟᱢ ᱫᱚ ᱚᱱᱠᱟ ᱜᱮᱢ ᱟᱸᱡᱚᱢᱮᱜᱼᱟ ᱟᱫᱚ ᱵᱟᱵᱟᱭ ᱢᱮᱛᱟᱭ ᱠᱟᱱᱟ ᱧᱮᱞ ᱢᱮ ᱤᱧ ᱢᱤᱫ ᱫᱷᱟᱣᱤᱧ ᱢᱮᱱᱟ ᱤᱧ ᱫᱚ ᱵᱩᱨᱩ ᱟᱹᱰᱤ ᱵᱮᱥᱤᱧ ᱵᱩᱡᱷᱟᱹᱣᱮᱫᱼᱟ ᱵᱩᱨᱩ ᱨᱮ ᱛᱟᱦᱮᱱ ᱫᱟᱨᱮ ᱫᱷᱤᱨᱤ ᱠᱚ ᱟᱹᱰᱤ ᱵᱮᱥᱤᱧ ᱧᱮᱞᱮᱫᱼᱟ ᱛᱚᱵᱮ ᱚᱱᱟ ᱠᱟᱛᱷᱟ ᱦᱚᱸ ᱱᱚᱜᱼᱚ ᱱᱚᱝᱠᱟ ᱟᱸᱡᱚᱢᱚᱜ ᱠᱟᱱᱟ ᱱᱚᱣᱟ ᱠᱟᱛᱷᱟ ᱫᱚ ᱵᱟᱹᱵᱩᱭ ᱢᱮᱛᱟᱭ ᱠᱟᱱᱟ ᱟᱢ ᱚᱠᱟ ᱞᱮᱠᱟᱢ ᱵᱷᱟᱹᱵᱤᱭᱟ ᱚᱱᱠᱟ ᱜᱮᱢ ᱟᱸᱡᱚᱢᱮᱫᱼᱟ ᱟᱢ ᱦᱟᱭᱟᱢ ᱦᱟᱭᱟ ᱜᱮᱢ ᱢᱮᱱᱮᱫᱼᱟ ᱮᱱᱠᱷᱟᱱ ᱟᱡ ᱦᱟᱭᱟ ᱢᱮᱱᱛᱮ ᱟᱸᱡᱚᱢᱚᱜ ᱠᱟᱱᱟ ᱛᱚᱵᱮ ᱚᱱᱮ ᱚᱱᱠᱟ ᱤᱫᱤ ᱠᱟᱛᱮᱫ ᱟᱵᱚ ᱡᱟᱦᱟᱸ ᱞᱮᱠᱟ ᱵᱚ ᱵᱷᱟᱹᱵᱤᱭᱟ ᱚᱱᱠᱟ ᱜᱮ ᱟᱵᱚᱣᱟᱜ ᱢᱚᱱ ᱨᱮ ᱵᱚ ᱟᱸᱡᱚᱢᱟ ᱟᱨ ᱚᱱᱟ ᱤᱫᱤ ᱠᱟᱛᱮ ᱟᱵᱚᱣᱟᱜ ᱢᱚᱱ ᱨᱮᱭᱟᱜ ᱯᱚᱨᱤᱵᱚᱨᱛᱚᱱ ᱦᱩᱭᱩᱜᱼᱟ ᱱᱮᱜᱮᱴᱤᱵᱽ ᱵᱚ ᱵᱷᱟᱵᱽᱱᱟ ᱠᱷᱟᱱ ᱱᱮᱜᱮᱴᱤᱵᱽ ᱜᱮ ᱦᱩᱭᱩᱜᱼᱟ ᱯᱚᱡᱮᱴᱤᱵᱽ ᱠᱚ ᱪᱤᱱᱛᱟᱭ ᱠᱷᱟᱱ ᱯᱚᱡᱮᱴᱤᱵᱽ ᱜᱮ ᱦᱩᱭᱩᱜᱼᱟ ᱟᱵᱚ ᱡᱚᱛᱚ ᱦᱚᱲ ᱦᱚᱲ ᱦᱚᱯᱚᱱ ᱵᱤᱵᱷᱤᱱᱱᱚ ᱠᱟᱹᱢᱤ ᱨᱮ ᱟᱹᱰᱤ ᱜᱟᱱ ᱡᱟᱭᱜᱟ ᱨᱮ ᱟᱹᱰᱤ ᱜᱟᱱ ᱞᱮᱠᱟ ᱵᱚ ᱪᱤᱱᱛᱟᱹᱭᱮᱫᱼᱟ ᱛᱚᱵᱮ ᱟᱵᱚᱣᱟᱜ ᱢᱚᱱ ᱨᱮ ᱚᱫᱷᱤᱠᱟᱝᱥᱚᱣᱟᱜ ᱢᱚᱱ ᱨᱮ ᱟᱵᱚ ᱧᱮᱞᱮᱫ ᱵᱚᱱᱟ ᱤᱧᱟᱹᱜ ᱫᱟᱨᱟ ᱪᱮᱫ ᱦᱚᱸ ᱵᱟᱭ ᱦᱩᱭᱩᱜᱼᱟ ᱤᱧ ᱫᱚ ᱱᱚᱣᱟ ᱵᱟᱹᱧ ᱫᱟᱲᱮᱭᱟᱜᱼᱟ ᱤᱧ ᱫᱚᱧ ᱨᱮᱸᱜᱮᱡ ᱜᱮᱭᱟ ᱱᱚᱜᱼᱚ ᱱᱚᱣᱟ ᱵᱷᱟᱵᱽᱱᱟ ᱟᱵᱚᱣᱟᱜ ᱢᱚᱱ ᱵᱷᱤᱛᱤᱨ ᱨᱮ ᱢᱮᱱᱟᱜᱼᱟ ᱤᱠᱷᱟᱹᱱ ᱱᱚᱣᱟ ᱢᱚᱱ ᱵᱷᱟᱵᱽᱱᱟ ᱟᱵᱚ ᱡᱟᱦᱟᱸ ᱞᱮᱠᱟ ᱵᱚ ᱩᱭᱦᱟᱹᱨᱟ ᱚᱱᱠᱟ ᱜᱮ ᱦᱩᱭᱩᱜᱼᱟ ᱟᱵᱚ ᱯᱚᱡᱮᱴᱤᱵᱽ ᱜᱮ ᱥᱚᱵᱽ ᱵᱟᱲᱮ ᱵᱚ ᱵᱷᱟᱹᱵᱤ ᱢᱟ ᱯᱚᱡᱮᱴᱤᱵᱽ ᱤᱫᱤ ᱠᱟᱛᱮ ᱵᱚ ᱠᱟᱹᱢᱤᱭᱟ ᱱᱮᱜᱮᱴᱤᱵᱽ ᱵᱚ ᱵᱷᱟᱹᱵᱤ ᱞᱮᱠᱷᱟᱱ ᱱᱮᱜᱮᱴᱤᱵᱽ ᱤᱫᱤ ᱠᱟᱛᱮ ᱵᱚ ᱠᱟᱹᱢᱤᱭᱟ ᱛᱚᱵᱮ ᱱᱮᱜᱮᱴᱤᱵᱽ ᱯᱚᱡᱮᱴᱤᱵᱽ ᱵᱷᱟᱵᱽᱱᱟ ᱟᱵᱚᱣᱟᱜ ᱢᱚᱱ ᱵᱷᱤᱛᱤᱨ ᱨᱮᱜᱮ ᱢᱮᱱᱟᱜᱼᱟ ᱛᱚᱵᱮ ᱱᱚᱣᱟ ᱠᱚ ᱟᱵᱚ ᱯᱚᱡᱮᱴᱤᱵᱽ ᱵᱷᱟᱵᱽᱱᱟ ᱠᱟᱛᱮ ᱡᱩᱫᱤ ᱵᱚ ᱠᱟᱹᱢᱤ ᱥᱮᱫ ᱵᱚ ᱢᱟᱲᱟᱝᱚᱜᱼᱟ ᱮᱱᱠᱷᱟᱱ ᱱᱤᱦᱟᱹᱛ ᱵᱚ ᱫᱟᱲᱮᱭᱟᱜᱼᱟ ᱦᱚᱲ ᱠᱚ ᱫᱟᱲᱮᱭᱟᱜ ᱠᱟᱱᱟ ᱪᱤᱠᱟᱹᱛᱮ ᱟᱵᱚ ᱵᱟᱵᱚ ᱫᱟᱲᱮᱭᱟᱜᱼᱟ ᱥᱚᱵᱽ ᱵᱟᱲᱮ ᱯᱚᱡᱮᱴᱤᱵᱽ ᱵᱟ ᱥᱚᱠᱟᱨᱟᱛᱢᱚᱠ ᱪᱤᱱᱛᱟ ᱫᱟᱲᱮᱭᱟᱜ ᱟᱹᱧ ᱢᱮᱱᱛᱮ ᱪᱤᱱᱛᱟ ᱵᱷᱟᱵᱽᱱᱟ ᱢᱚᱱ ᱨᱮ ᱟᱹᱜᱩᱭ ᱫᱚᱨᱠᱟᱨᱚᱜ ᱠᱟᱱᱟ ᱛᱚᱵᱮ ᱱᱚᱜᱼᱚ ᱱᱚᱝᱠᱟ ᱟᱵᱚ ᱢᱚᱱ ᱨᱮ ᱫᱟᱲᱮᱭᱟᱜ ᱟᱹᱧ ᱢᱚᱱ ᱵᱷᱟᱵᱽᱱᱟ ᱟᱹᱜᱩ ᱞᱮᱱ ᱮᱱᱟᱝ ᱟᱵᱚ ᱫᱚᱵᱚ ᱫᱟᱲᱮᱭᱟᱜᱼᱟ ᱛᱚᱵᱮ ᱱᱚᱜᱼᱚ ᱱᱚᱝᱠᱟ ᱡᱚᱛᱚ ᱦᱚᱲ ᱜᱮ ᱢᱚᱱ ᱨᱮᱭᱟᱜ ᱵᱷᱟᱵᱽᱱᱟ ᱤᱧ ᱫᱟᱲᱮᱭᱟᱜ ᱟᱹᱧ ᱤᱧ ᱠᱚᱨᱟᱣ ᱫᱟᱲᱮᱭᱟᱜ ᱟᱹᱧ ᱤᱧ ᱟᱨ ᱢᱤᱫ ᱫᱤᱱ ᱵᱮᱥ ᱦᱚᱲᱤᱧ ᱵᱮᱱᱟᱣ ᱫᱟᱲᱮᱭᱟᱜᱼᱟ ᱢᱚᱱ ᱨᱮ ᱵᱷᱟᱵᱽᱱᱟ ᱵᱚ ᱟᱹᱜᱩᱭ ᱢᱟ ᱮᱱᱠᱷᱟᱱ ᱡᱚᱛᱚ ᱦᱚᱲ ᱵᱚ ᱫᱟᱲᱮᱭᱟᱜᱼᱟ ᱟᱪᱪᱷᱟ ᱱᱚᱣᱟ ᱠᱟᱛᱷᱟ ᱪᱮᱫ ᱞᱮᱠᱟ ᱵᱚ ᱵᱩᱡᱷᱟᱹᱣ ᱠᱮᱜᱼᱟ ᱟᱹᱞᱤᱧᱟᱜ ᱪᱮᱱᱮᱞ ᱛᱟᱞᱟᱛᱮ ᱠᱚᱢᱮᱱᱴ ᱞᱟᱭᱤᱠ ᱥᱟᱵᱥᱠᱨᱟᱭᱤᱵᱽ ᱟᱞᱚ ᱵᱚ ᱦᱤᱲᱤᱧ ᱢᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ